ᱡᱚᱦᱟᱨ ᱜᱮ ᱫᱩᱞᱟᱹᱲᱤᱭᱟᱹ ᱥᱚᱱᱟ ᱵᱤᱴᱤ ᱠᱚ ᱛᱤᱧ ᱛᱮᱦᱮᱧᱟᱜ ᱫᱤᱱ ᱨᱮ ᱛᱤᱨᱞᱟᱹ ᱦᱚᱯᱚᱱ ᱠᱚ ᱞᱟᱹᱜᱤᱫ ᱠᱩᱲᱤ ᱜᱤᱫᱽᱨᱟᱹ ᱠᱚ ᱞᱟᱹᱜᱤᱫ ᱡᱟᱹᱨᱩᱲ ᱡᱟᱹᱨᱩᱲ ᱠᱟᱛᱷᱟ ᱛᱷᱚᱲᱟᱧ ᱞᱟᱹᱭᱮᱫ ᱠᱟᱱ ᱛᱟᱵᱚᱱᱟ ᱵᱚᱞᱛᱮ ᱪᱮᱫ ᱞᱮᱠᱟ ᱠᱚ ᱢᱮᱱ ᱠᱮᱭᱟ ᱨᱚᱲ ᱛᱮᱫᱚ ᱞᱟᱡᱟᱣ ᱯᱟᱲᱟ ᱞᱟᱹᱭ ᱛᱮᱫᱚ ᱵᱚᱞᱮ ᱞᱟᱡᱟᱣ ᱯᱟᱲᱟ ᱢᱮᱱᱠᱷᱟᱱ ᱠᱟᱹᱢᱤ ᱛᱮᱫᱚ ᱵᱚᱞᱮ ᱡᱟᱦᱟᱱ ᱞᱟᱡᱟᱣ ᱜᱮ ᱵᱟᱹᱱᱩᱜᱼᱟ ᱪᱮᱫᱟᱜ ᱱᱚᱝᱠᱟ ᱫᱚ ᱥᱟᱹᱨᱤ ᱠᱟᱛᱷᱟᱧ ᱢᱮᱱᱮᱫ ᱠᱟᱱᱟ ᱢᱟ ᱦᱟᱸᱜ ᱵᱚᱱ ᱧᱮᱞ ᱠᱚᱣᱟ ᱦᱚᱨ ᱟᱲᱮ ᱨᱮ ᱟᱭᱢᱟ ᱥᱮᱛᱟ ᱠᱚ ᱛᱟᱦᱮᱱᱟ ᱟᱭᱢᱟ ᱟᱹᱰᱤᱭᱟᱹ ᱥᱮᱛᱟ ᱠᱚ ᱛᱟᱦᱮᱱᱟ ᱟᱨ ᱢᱤᱫᱴᱮᱱ ᱮᱸᱜᱟ ᱥᱮᱛᱟᱭ ᱛᱟᱦᱮᱱᱟ ᱟᱫᱚ ᱩᱱᱠᱩ ᱛᱟᱞᱟ ᱨᱮ ᱢᱤᱫᱴᱮᱱ ᱵᱚᱱ ᱧᱮᱞᱮᱫ ᱠᱟᱱ ᱜᱮᱭᱟ ᱛᱚ ᱩᱱᱠᱩ ᱫᱚ ᱪᱮᱫ ᱠᱚ ᱪᱤᱠᱟᱹᱜ ᱠᱟᱱᱟ ᱵᱚᱞᱛᱮ ᱠᱚ ᱡᱩᱨᱤ ᱯᱟᱹᱨᱤᱜ ᱟᱠᱚ ᱛᱚᱵᱮ ᱥᱮᱛᱟ ᱮᱸᱜᱟ ᱫᱚ ᱢᱤᱫᱴᱮᱱ ᱜᱮ ᱛᱟᱦᱮᱱᱟ ᱛᱚ ᱧᱮᱞ ᱯᱮ ᱩᱱᱤ ᱥᱮᱛᱟ ᱠᱩᱛᱱᱤ ᱥᱮᱛᱟ ᱡᱚᱠᱷᱚᱱᱮ ᱵᱷᱟᱹᱨᱛᱤ ᱦᱚᱲᱢᱚᱜᱼᱟ ᱤᱱᱟᱹ ᱯᱚᱨ ᱯᱚᱨ ᱛᱮᱫᱚ ᱟᱹᱰᱭᱟᱹ ᱥᱮᱛᱟ ᱫᱚ ᱟᱨ ᱵᱟᱹᱱᱩᱜ ᱩᱛᱟᱹᱨ ᱠᱚᱣᱟ ᱵᱟᱹᱱᱩᱜ ᱩᱛᱟᱹᱨ ᱠᱚᱣᱟ ᱫᱟᱭᱤ ᱚᱠᱚᱭ ᱦᱚᱸ ᱵᱟᱹᱱᱩᱜ ᱠᱚᱣᱟ ᱫᱟᱭᱤ ᱚᱠᱚᱭ ᱦᱚᱸ ᱵᱟᱹᱱᱩᱜ ᱠᱚᱣᱟ ᱯᱚᱨᱮ ᱛᱮᱫᱚ ᱟᱢ ᱨᱮᱱ ᱜᱤᱫᱽᱨᱟᱹ ᱠᱚ ᱦᱟᱨᱟᱜᱼᱟ ᱵᱟᱠᱚ ᱦᱟᱨᱟᱜᱼᱟ ᱟᱢ ᱚᱠᱟᱨᱮᱢ ᱡᱟᱱᱟᱢ ᱠᱚᱣᱟ ᱵᱟᱢ ᱡᱟᱱᱟᱢ ᱠᱚᱣᱟ ᱟᱢ ᱯᱚᱨᱮ ᱡᱚᱢᱮᱢ ᱧᱟᱢᱟ ᱵᱟᱢ ᱧᱟᱢᱟ ᱚᱱᱟ ᱫᱚ ᱩᱱᱠᱩ ᱫᱚ ᱵᱟᱠᱚ ᱵᱟᱰᱟᱭᱟ ᱩᱱᱠᱩ ᱫᱚ ᱵᱟᱠᱚ ᱵᱟᱰᱟᱭᱟ ᱟᱪᱪᱷᱟ ᱡᱟᱠ ᱩᱱᱠᱩ ᱫᱚ ᱪᱮᱠᱟᱭᱟᱢ ᱥᱮᱛᱟ ᱠᱟᱱᱟ ᱠᱚ ᱵᱟᱠᱚ ᱵᱟᱰᱟᱭᱟ ᱚᱱᱠᱟᱱ ᱜᱮᱭᱟ ᱠᱚ ᱛᱮᱦᱮᱧᱟᱜ ᱫᱤᱱ ᱨᱮ ᱟᱭᱢᱟ ᱚᱠᱛᱮ ᱨᱮ ᱩᱱᱠᱩ ᱢᱟ ᱟᱹᱰᱤᱭᱟᱹ ᱥᱮᱛᱟ ᱟᱭᱢᱟ ᱠᱚ ᱛᱟᱦᱮᱸ ᱠᱟᱱ ᱢᱤᱫᱴᱮᱱ ᱮᱸᱜᱟ ᱥᱮᱛᱟ ᱠᱚ ᱫᱷᱚᱨᱥᱚᱱ ᱠᱮᱫᱮ ᱱᱤᱨᱡᱟᱛᱚᱱ ᱠᱮᱫᱮᱭᱟ ᱠᱚ ᱪᱮᱠᱟ ᱠᱮᱫᱮᱭᱟ ᱠᱚ ᱟᱠᱚ ᱠᱚ ᱵᱟᱰᱟᱭᱟ ᱴᱷᱤᱠ ᱜᱮᱭᱟ ᱩᱱᱠᱩ ᱫᱚᱠᱚ ᱡᱟᱱᱣᱟᱨ ᱠᱟᱱᱟ ᱥᱮᱛᱟ ᱠᱟᱱᱟ ᱠᱚ ᱢᱟᱱᱣᱟ ᱡᱚᱱᱚᱢ ᱨᱮ ᱟᱭᱢᱟ ᱡᱟᱭᱜᱟ ᱨᱮ ᱱᱟᱨᱤ ᱱᱤᱨᱡᱟᱛᱚᱱ ᱢᱟ ᱦᱩᱭᱩᱜ ᱠᱟᱱ ᱠᱩᱲᱤ ᱜᱤᱫᱽᱨᱟᱹ ᱫᱷᱚᱨᱥᱚᱱ ᱢᱟ ᱦᱩᱭᱩᱜᱚᱜ ᱠᱟᱱ ᱤᱡᱡᱚᱛ ᱞᱩᱴ ᱢᱟ ᱦᱩᱭᱩᱜᱚᱜ ᱠᱟᱱ ᱟᱨ ᱚᱱᱟ ᱯᱚᱨ ᱪᱮᱫ ᱪᱮᱠᱟᱜ ᱠᱟᱱᱟ ᱢᱟᱰᱟᱨ ᱜᱚᱡ ᱩᱛᱟᱹᱨ ᱥᱮᱛᱟ ᱩᱱᱟᱹᱜ ᱠᱚ ᱚᱫᱷᱚᱢᱟ ᱢᱮᱱᱠᱷᱟᱱ ᱮᱱᱦᱚᱸ ᱠᱚᱛᱱᱤ ᱥᱮᱛᱟ ᱵᱟᱠᱚ ᱜᱚᱡ ᱩᱛᱟᱹᱨᱮᱫ ᱠᱚᱣᱟ ᱛᱟᱦᱞᱮ ᱥᱮᱛᱟ ᱠᱷᱚᱱ ᱦᱚᱸ ᱟᱵᱚ ᱛᱤᱱᱟᱹᱜ ᱜᱟᱱ ᱚᱫᱷᱚᱢ ᱛᱮᱦᱮᱧᱟᱜ ᱫᱤᱱ ᱨᱮ ᱠᱚᱲᱟ ᱜᱤᱫᱽᱨᱟᱹ ᱠᱚ ᱚᱱᱟᱛᱮᱧ ᱢᱮᱱᱫᱟ ᱵᱤᱥᱮᱥ ᱠᱟᱭᱛᱮ ᱠᱩᱲᱤ ᱜᱤᱫᱽᱨᱟᱹ ᱠᱚ ᱢᱟ ᱵᱤᱴᱤ ᱢᱟ ᱥᱚᱱᱟ ᱛᱤᱧ ᱮᱵᱷᱮᱱᱚᱜ ᱯᱮ ᱡᱟᱦᱟᱸᱭ ᱢᱟᱭ ᱛᱟᱦᱮᱸ ᱠᱚᱲᱟ ᱜᱤᱫᱽᱨᱟᱹ ᱟᱞᱚᱯᱮ ᱯᱟᱸᱡᱟ ᱠᱚ ᱟᱞᱚᱯᱮ ᱯᱟᱸᱡᱟ ᱠᱚ ᱜᱚᱜᱚ ᱵᱟᱵᱟᱣᱟᱜ ᱠᱟᱛᱷᱟ ᱟᱸᱡᱚᱢ ᱯᱮ ᱟᱨ ᱜᱚᱜᱚ ᱵᱟᱵᱟᱣᱟᱜ ᱠᱟᱛᱷᱟ ᱞᱟᱛᱟᱨ ᱨᱮ ᱛᱟᱦᱮᱱ ᱯᱮ ᱜᱚᱜᱚ ᱵᱟᱵᱟ ᱚᱠᱟ ᱨᱮᱠᱚ ᱡᱟᱶᱟᱭ ᱠᱟᱯᱮᱭᱟ ᱚᱸᱰᱮ ᱜᱮ ᱡᱟᱶᱟᱭᱚᱜ ᱯᱮ ᱜᱚᱜᱚ ᱵᱟᱵᱟ ᱚᱠᱟ ᱨᱮᱠᱚ ᱜᱚᱝ ᱯᱮᱭᱟ ᱚᱸᱰᱮ ᱜᱮ ᱜᱚᱜᱚ ᱵᱟᱵᱟ ᱟᱭᱳ ᱵᱟᱵᱟᱣᱟᱜ ᱠᱟᱛᱷᱟ ᱟᱞᱚ ᱯᱮ ᱯᱟᱨᱚᱢᱟ ᱥᱚᱱᱟ ᱵᱤᱴᱤ ᱠᱚ ᱛᱤᱧ ᱠᱟᱛᱷᱟ ᱟᱸᱡᱚᱢ ᱯᱮ ᱫᱟᱭᱟ ᱠᱟᱛᱮ ᱠᱟᱛᱷᱟ ᱟᱸᱡᱚᱢ ᱯᱮ ᱥᱟᱹᱨᱤ ᱠᱟᱛᱷᱟ ᱠᱟᱱᱟ ᱛᱮᱦᱮᱧ ᱰᱷᱤᱨ ᱚᱠᱛᱮ ᱨᱮᱜᱮ ᱵᱚᱱ ᱧᱮᱞᱮᱫ ᱠᱚᱣᱟ ᱜᱟᱹᱭ ᱰᱟᱝᱨᱟ ᱪᱮᱬᱮ ᱪᱤᱯᱨᱩᱫ ᱡᱚᱛᱚ ᱜᱮᱵᱚᱱ ᱧᱮᱞᱮᱫ ᱠᱚᱣᱟ ᱵᱤᱨ ᱡᱟᱱᱣᱟᱨ ᱥᱟᱱᱟᱢ ᱜᱮᱵᱚᱱ ᱧᱮᱞᱮᱫ ᱠᱚᱣᱟ ᱡᱚᱛᱚ ᱜᱮᱠᱚ ᱡᱩᱨᱤ ᱯᱟᱹᱨᱤᱜ ᱠᱟᱱᱟ ᱢᱮᱱᱠᱷᱟᱱ ᱮᱴᱟᱜ ᱡᱩᱨᱤ ᱯᱟᱹᱨᱤ ᱮᱴᱟᱜ ᱡᱩᱨᱤ ᱯᱟᱹᱨᱤ ᱵᱟᱝ ᱫᱚ ᱯᱚᱛᱟᱢ ᱯᱚᱛᱟᱢ ᱵᱚᱱ ᱟᱸᱡᱚᱢ ᱟᱠᱟᱫ ᱞᱟᱹᱲᱦᱟᱹᱭ ᱜᱚᱡ ᱩᱛᱟᱹᱨ ᱠᱮᱫᱮᱭᱟᱭ ᱵᱟᱹᱦᱩ ᱠᱩᱲᱤ ᱜᱚᱡ ᱠᱮᱫᱮ ᱛᱟᱭᱟ ᱵᱟᱝ ᱫᱚᱵᱚᱱ ᱟᱸᱡᱚᱢ ᱟᱠᱟᱫ ᱢᱟᱱᱮ ᱱᱩᱠᱩ ᱢᱮᱨᱚᱢ ᱦᱚᱸ ᱡᱟᱶᱟᱭᱚᱜ ᱮ ᱪᱟᱞᱟᱣ ᱞᱮᱱ ᱛᱟᱦᱮᱸ ᱠᱟᱱᱟ ᱟᱫᱚ ᱢᱟᱜ ᱮᱱᱛᱮᱫ ᱯᱟᱴᱷᱟᱭ ᱜᱚᱡ ᱩᱛᱟᱹᱨ ᱠᱮᱫᱮᱭᱟ ᱯᱟᱹᱴᱷᱤ ᱪᱚᱭ ᱜᱚᱡ ᱦᱚᱪᱚᱭᱮᱱ ᱢᱮᱨᱚᱢ ᱯᱟᱴᱷᱟ ᱴᱷᱮᱡ ᱱᱚᱝᱠᱟ ᱵᱟᱝ ᱟᱸᱡᱚᱢ ᱟᱠᱟᱱᱟ ᱢᱮᱱᱠᱷᱟᱱ ᱰᱷᱮᱨ ᱡᱟᱭᱜᱟ ᱨᱮᱜᱮ ᱟᱸᱡᱚᱢᱚᱜ ᱠᱟᱱᱟ ᱠᱩᱲᱤ ᱜᱤᱫᱽᱨᱟᱹ ᱠᱚ ᱜᱚᱡ ᱠᱮᱫᱮᱭᱟ ᱫᱷᱚᱨᱥᱚᱱ ᱠᱮᱫᱮᱭᱟ ᱠᱚ ᱤᱡᱽᱡᱚᱛ ᱠᱚ ᱞᱩᱴ ᱠᱮᱫ ᱛᱟᱭᱟ ᱛᱟᱦᱞᱮ ᱛᱮᱦᱮᱧᱟᱜ ᱫᱤᱱ ᱨᱮ ᱠᱩᱞ ᱛᱟᱹᱨᱩᱵ ᱠᱷᱚᱱ ᱦᱚᱸ ᱵᱟᱹᱲᱛᱤ ᱵᱟᱹᱲᱤᱡ ᱫᱚᱥᱟ ᱨᱮ ᱢᱮᱱᱟᱜ ᱠᱚᱣᱟ ᱠᱚᱲᱟ ᱜᱤᱫᱽᱨᱟᱹ ᱠᱚ ᱚᱱᱟᱛᱮᱧ ᱢᱮᱱᱫᱟ ᱥᱚᱱᱟ ᱠᱚᱛᱤᱧ ᱵᱮᱴᱤ ᱠᱚᱛᱤᱧ ᱟᱹᱰᱤ ᱥᱟᱵᱫᱷᱟᱱ ᱠᱚᱲᱟ ᱜᱤᱫᱽᱨᱟᱹ ᱠᱚ ᱴᱷᱮᱱ ᱟᱯᱮᱭᱟᱜ ᱠᱩᱥᱤ ᱥᱟᱱᱟ ᱟᱞᱚᱯᱮ ᱪᱟᱞᱟᱜᱼᱟ ᱜᱚ ᱟᱞᱚᱯᱮ ᱪᱟᱞᱟᱜᱼᱟ ᱜᱟᱹᱣ ᱟᱞᱚᱯᱮ ᱪᱟᱞᱟᱜᱼᱟ ᱚᱠᱚᱭᱴᱟᱜ ᱜᱮ ᱟᱞᱚᱯᱮ ᱪᱟᱞᱟᱜ ᱛᱤᱧᱟ ᱵᱟᱝ ᱫᱚ ᱤᱧ ᱨᱮᱱ ᱵᱟᱝ ᱫᱚ ᱡᱟᱦᱟᱸᱭ ᱨᱮᱱ ᱡᱚᱛᱚ ᱠᱩᱲᱤ ᱜᱤᱫᱽᱨᱟᱹ ᱠᱚ ᱞᱟᱹᱜᱤᱫ ᱟᱯᱮ ᱴᱷᱮᱱ ᱟᱹᱰᱤ ᱡᱚᱲᱦᱟᱛ ᱟᱹᱰᱤ ᱱᱮᱦᱚᱨ ᱤᱧ ᱢᱮᱛᱟ ᱯᱮ ᱠᱟᱱᱟ ᱫᱟᱭᱟ ᱠᱟᱛᱮ ᱜᱚᱜᱚ ᱵᱟᱵᱟ ᱵᱮᱜᱚᱨ ᱵᱩᱡᱷᱟᱹᱣ ᱛᱮ ᱡᱟᱦᱟᱸᱭ ᱠᱚᱲᱟ ᱜᱤᱫᱽᱨᱟᱹ ᱟᱞᱚ ᱯᱮ ᱯᱟᱸᱡᱟ ᱠᱚ ᱟᱞᱚ ᱯᱮ ᱯᱟᱸᱡᱟ ᱠᱚᱣᱟ ᱟᱨ ᱠᱷᱟᱱ ᱯᱮ ᱧᱮᱞᱮᱫ ᱠᱟᱱ ᱜᱮᱭᱟ ᱰᱷᱮᱨ ᱡᱟᱭᱜᱟ ᱨᱮ ᱟᱹᱰᱤ ᱞᱮᱠᱟ ᱦᱩᱭᱩᱜᱚᱜ ᱠᱟᱱᱟ ᱱᱩᱠᱩ ᱠᱩᱛᱱᱤ ᱥᱮᱛᱟ ᱠᱚ ᱞᱮᱠᱟ ᱜᱮ ᱟᱭᱢᱟ ᱦᱚᱲ ᱫᱚ ᱜᱤᱫᱽᱨᱟᱹ ᱮᱸᱜᱟᱛ ᱠᱟᱛᱮ ᱯᱚᱨᱮ ᱛᱮᱠᱚ ᱧᱤᱨ ᱵᱟᱹᱜᱤ ᱠᱚ ᱠᱟᱱᱟ ᱠᱚᱲᱟ ᱜᱤᱫᱽᱨᱟᱹᱣᱟᱜ ᱡᱟᱦᱟᱱ ᱴᱷᱤᱠᱟᱹᱱᱟ ᱵᱟᱝ ᱛᱟᱦᱮᱱ ᱠᱟᱱᱟ ᱡᱮ ᱠᱩᱲᱤ ᱠᱚᱲᱟ ᱟᱭᱢᱟ ᱜᱤᱫᱽᱨᱟᱹ ᱠᱚ ᱧᱮᱞᱚᱜ ᱠᱟᱱᱟ ᱠᱚ ᱛᱮᱦᱮᱧᱟᱜ ᱫᱤᱱ ᱨᱮ ᱴᱩᱣᱟᱹᱨᱚᱜ ᱠᱟᱱᱟ ᱠᱚ ᱟᱭᱢᱟ ᱚᱠᱛᱮ ᱨᱮ ᱵᱟᱵᱟ ᱢᱮᱱᱟᱭ ᱛᱩᱞᱩᱡ ᱵᱟᱵᱟ ᱵᱟᱹᱱᱩᱭᱟ ᱜᱚᱜᱚ ᱡᱚᱱᱟ ᱠᱚ ᱟᱹᱰᱤ ᱠᱚᱥᱴᱚ ᱠᱟᱛᱮ ᱜᱤᱫᱽᱨᱟᱹ ᱠᱚ ᱦᱟᱨᱟᱭᱮᱫ ᱠᱚᱣᱟ ᱱᱚᱝᱠᱟᱱ ᱫᱚᱥᱟ ᱟᱫᱚ ᱚᱱᱟᱛᱮᱧ ᱢᱮᱱᱫᱟ ᱠᱩᱲᱤ ᱜᱤᱫᱽᱨᱟᱹ ᱠᱚ ᱢᱟ ᱟᱹᱰᱤ ᱥᱟᱵᱫᱷᱟᱱ ᱟᱹᱰᱤ ᱥᱚᱛᱚᱨᱠᱚ ᱛᱟᱦᱮᱱ ᱯᱮ ᱜᱚᱜᱚ ᱵᱟᱵᱟᱣᱟᱜ ᱠᱟᱛᱷᱟ ᱮᱠᱟᱞ ᱜᱮ ᱟᱞᱚ ᱯᱮ ᱯᱟᱨᱚᱢᱟ ᱟᱞᱚ ᱯᱮ ᱯᱟᱨᱚᱢᱟ ᱡᱟᱦᱟᱸᱭ ᱡᱟᱦᱟᱸ ᱛᱤᱱᱟᱹᱜ ᱞᱮᱸᱡᱮᱨ ᱠᱟᱛᱷᱟᱭ ᱢᱮᱛᱟᱜ ᱢᱮ ᱡᱟᱦᱟᱸ ᱛᱤᱱᱟᱹᱜ ᱥᱩᱠ ᱨᱮ ᱫᱚᱦᱚ ᱢᱮᱭᱟᱭ ᱢᱮᱱ ᱠᱮᱫ ᱮᱠᱫᱚᱢ ᱵᱟᱝ ᱥᱟᱹᱨᱤ ᱠᱟᱛᱷᱟ ᱠᱟᱱᱟ ᱛᱮᱦᱮᱧ ᱵᱚᱱ ᱧᱮᱞᱮᱫ ᱠᱚᱜᱮᱪᱚ ᱪᱮᱬᱮ ᱠᱚᱦᱚᱸ ᱵᱚᱱ ᱧᱮᱞᱮᱫ ᱠᱚᱜᱮᱪᱚ ᱡᱚᱱᱚᱢ ᱦᱤᱞᱳᱜ ᱠᱷᱚᱱ ᱡᱚᱱᱚᱢ ᱦᱤᱞᱳᱜ ᱠᱷᱚᱱ ᱵᱟᱨᱭᱟ ᱯᱟᱨᱣᱟ ᱢᱤᱫ ᱛᱮᱠᱤᱱ ᱡᱟᱱᱟᱢᱱᱟ ᱢᱤᱫ ᱛᱮᱠᱤᱱ ᱛᱟᱦᱮᱸᱭᱮᱱᱟ ᱜᱩᱡᱩᱜ ᱫᱷᱟᱹᱨᱤᱡ ᱵᱟᱨᱭᱟ ᱯᱚᱛᱟᱢ ᱢᱤᱫ ᱛᱮᱠᱤᱱ ᱛᱟᱦᱮᱱ ᱠᱟᱱᱟ ᱠᱳᱱᱳ ᱠᱟᱨᱚᱱ ᱨᱮ ᱢᱤᱫᱴᱮᱱ ᱯᱚᱛᱟᱢ ᱡᱩᱫᱤ ᱠᱟᱬᱟᱭᱮᱱᱟ ᱛᱚ ᱮᱴᱟᱜ ᱯᱚᱛᱟᱢ ᱟᱨ ᱵᱟᱭ ᱟᱹᱜᱩᱣᱟᱭᱟ ᱵᱟᱭ ᱦᱤᱨᱟᱹᱢᱟᱭᱟ ᱠᱳᱱᱳ ᱠᱟᱨᱚᱱ ᱛᱮ ᱡᱩᱫᱤ ᱰᱷᱮᱝᱪᱟᱭᱮᱱᱟ ᱵᱟᱭ ᱦᱤᱨᱟᱹᱢᱟᱭᱟ ᱱᱚᱝᱠᱟ ᱵᱟᱝ ᱦᱩᱭᱩᱜᱚᱜ ᱠᱟᱱᱟ ᱩᱱᱠᱩ ᱛᱟᱞᱟᱨᱮ ᱟᱨ ᱛᱤᱦᱤᱧ ᱢᱟᱱᱣᱟ ᱡᱚᱱᱚᱢ ᱨᱮ ᱟᱭᱢᱟ ᱡᱟᱭᱜᱟ ᱨᱮ ᱠᱚᱲᱟ ᱦᱚᱯᱚᱱ ᱦᱚᱸ ᱱᱚᱝᱠᱟ ᱠᱟᱱᱟ ᱠᱚ ᱚᱲᱟᱜ ᱨᱮ ᱵᱟᱹᱦᱩ ᱠᱩᱲᱤ ᱢᱮᱱᱟᱭ ᱛᱩᱞᱩᱡ ᱮᱴᱟᱜ ᱤᱡ ᱥᱚᱸᱜᱮ ᱟᱨᱦᱚᱸ ᱥᱟᱹᱜᱟᱹᱭᱮ ᱡᱚᱲᱟᱣ ᱮᱫᱟ ᱱᱩᱱᱟᱹᱜ ᱜᱟᱱ ᱠᱚ ᱵᱟᱹᱲᱤᱡ ᱮᱫᱟ ᱚᱱᱟ ᱛᱮᱜᱮ ᱜᱷᱟᱱᱮ ᱜᱷᱟᱱᱮᱧ ᱢᱮᱱ ᱮᱫᱟ ᱢᱟ ᱵᱤᱴᱤ ᱢᱟ ᱥᱚᱱᱟ ᱛᱤᱧ ᱢᱚᱱ ᱵᱚᱫᱚᱞ ᱯᱮ ᱟᱨ ᱥᱟᱵᱫᱷᱟᱱᱚᱜ ᱯᱮ ᱥᱚᱛᱚᱨᱠᱚ ᱛᱟᱦᱮᱱ ᱯᱮ ᱟᱯᱮ ᱟᱯᱮ ᱵᱟᱧᱪᱟᱜ ᱞᱟᱹᱜᱤᱫ ᱜᱮ ᱱᱚᱣᱟ ᱠᱟᱛᱷᱟ ᱫᱚᱧ ᱢᱮᱱ ᱮᱫᱟ ᱠᱳᱱᱳ ᱥᱚᱢᱚᱭ ᱦᱚᱸ ᱟᱯᱮ ᱛᱮ ᱠᱚᱲᱟ ᱜᱤᱫᱽᱨᱟᱹ ᱴᱷᱮᱱ ᱟᱞᱚ ᱯᱮ ᱪᱟᱞᱟᱜᱼᱟ ᱟᱨ ᱜᱚᱜᱚ ᱛᱟᱠᱚ ᱞᱟᱹᱭ ᱟᱠᱚ ᱯᱮ ᱵᱟᱵᱟ ᱛᱟᱠᱚ ᱞᱟᱹᱭ ᱟᱠᱚ ᱯᱮ ᱮ ᱵᱟ ᱱᱩᱭ ᱠᱚᱲᱟ ᱱᱚᱝᱠᱟᱭ ᱢᱮᱱ ᱠᱮᱫᱟ, ᱮ ᱜᱟᱹᱣ ᱱᱩᱭ ᱠᱚᱲᱟ ᱤᱧ ᱱᱚᱣᱟᱭ ᱢᱤᱛᱟᱹᱧ ᱠᱟᱱᱟ, ᱫᱚᱦᱚ ᱢᱤᱭᱟᱹᱧ ᱦᱮᱱᱛᱮᱱ ᱦᱟᱱᱟ ᱱᱟᱣᱟ᱾ ᱞᱟᱹᱭ ᱯᱮ ᱟᱢ ᱨᱮᱱ ᱜᱚᱜᱚ ᱵᱟᱵᱟ ᱴᱷᱮᱡ ᱡᱩᱫᱤ ᱫᱩᱠ ᱨᱮᱭᱟᱜ ᱠᱟᱛᱷᱟ ᱵᱟᱢ ᱞᱟᱹᱭ ᱫᱟᱲᱮᱭᱟᱜᱼᱟ ᱱᱤᱛᱚᱜ ᱟᱢ ᱞᱮᱠᱟ ᱵᱟᱢ ᱥᱟᱦᱟᱣ ᱠᱮᱫᱟᱢ ᱵᱚᱞᱮ ᱪᱮᱠᱟᱭᱟᱢ ᱞᱟᱡᱟ ᱯᱟᱲᱟ ᱠᱟᱛᱷᱟᱧ ᱢᱮᱛᱟᱣ ᱫᱤᱧᱟ ᱚᱠᱚᱭ ᱴᱷᱮᱡ ᱮᱢ ᱞᱟᱹᱭᱟ ᱚᱱᱟ ᱛᱮ ᱪᱚ ᱵᱟᱹᱧ ᱞᱟᱹᱭ ᱞᱮᱫ ᱛᱚ ᱡᱮ ᱫᱤᱱ ᱟᱢ ᱫᱩᱠ ᱮᱢ ᱡᱚᱢᱟ ᱨᱟᱜ ᱠᱟᱛᱮᱢ ᱦᱟᱹᱡᱩᱜᱼᱟ ᱮᱱ ᱦᱤᱞᱚᱜ ᱫᱚ ᱴᱷᱤᱠ ᱜᱮ ᱜᱚᱜᱚ ᱴᱷᱮᱡ ᱵᱟᱵᱟ ᱴᱷᱮᱡ ᱮᱢ ᱞᱟᱹᱭᱟ ᱢᱟ ᱜᱟᱹᱣ ᱫᱟᱞ ᱠᱤᱫᱤᱧᱟᱭ ᱡᱟᱶᱟᱭ ᱮ ᱫᱟᱞ ᱠᱤᱫᱤᱧᱟ ᱫᱟᱞ ᱠᱤᱫᱤᱧᱟᱭ ᱞᱮᱵᱮᱫ ᱠᱤᱫᱤᱧᱟᱭ ᱠᱚᱲᱥᱟ ᱠᱤᱫᱤᱧᱟᱭ ᱦᱩᱲᱩᱝ ᱠᱤᱫᱤᱧᱟᱭ ᱞᱟᱜᱟ ᱧᱤᱨ ᱠᱤᱫᱤᱧᱟᱭ᱾ ᱱᱚᱝᱠᱟᱢ ᱤᱱ ᱦᱤᱞᱳᱜ ᱫᱚᱢ ᱨᱚᱲᱟ ᱤᱱ ᱦᱤᱞᱳᱜ ᱫᱚᱢ ᱞᱟᱹᱭᱟ ᱤᱱ ᱦᱤᱞᱳᱜ ᱫᱚ ᱨᱟᱜ ᱠᱟᱛᱮᱢ ᱞᱟᱹᱭᱟ ᱚᱱᱟᱛᱮᱧ ᱢᱮᱱᱫᱟ ᱛᱮᱦᱮᱧ ᱨᱮᱜᱮ ᱞᱟᱹᱭ ᱩᱛᱟᱹᱨ ᱢᱮ ᱛᱮᱦᱮᱧ ᱨᱮᱜᱮ ᱞᱟᱹᱭ ᱢᱮ ᱡᱟᱦᱟᱸᱭ ᱡᱟᱦᱟᱱᱟᱜ ᱮ ᱢᱮᱛᱟᱢ ᱠᱟᱱ ᱞᱟᱹᱭ ᱢᱮ ᱡᱟᱦᱟᱸᱭᱮ ᱵᱤᱡᱽᱞᱤᱭᱟᱢ ᱠᱟᱱᱟ ᱞᱟᱹᱭ ᱢᱮ ᱡᱟᱦᱟᱸᱭᱮ ᱞᱟᱸᱫᱟᱣᱟᱢ ᱠᱟᱱᱟ ᱞᱟᱹᱭ ᱢᱮ ᱡᱟᱦᱟᱸᱭ ᱪᱮᱫ ᱮ ᱢᱮᱱ ᱦᱚᱪᱚ ᱠᱚᱣᱟᱢ ᱠᱟᱱᱟ ᱞᱟᱹᱭ ᱢᱮ ᱜᱚᱜᱚ ᱵᱟᱵᱟ ᱴᱷᱮᱡ ᱜᱚᱜᱚ ᱵᱟᱵᱟ ᱴᱷᱮᱡ ᱛᱮᱦᱮᱧ ᱨᱮ ᱞᱟᱹᱭ ᱢᱮ ᱛᱟᱦᱞᱮ ᱛᱟᱭᱚᱢ ᱫᱟᱨᱟᱢ ᱨᱮ ᱟᱢᱟᱜ ᱢᱩᱥᱠᱤᱞᱟᱜ ᱵᱟᱝ ᱦᱩᱭᱩᱜᱼᱟ ᱥᱩᱠ ᱨᱮᱢ ᱛᱟᱦᱮᱱᱟ ᱢᱚᱡᱽ ᱮᱢ ᱛᱟᱦᱮᱱᱟ ᱥᱟᱹᱨᱤ ᱠᱟᱛᱷᱟ ᱠᱟᱱᱟ ᱵᱤᱴᱤ ᱠᱚ ᱛᱤᱧ ᱥᱟᱹᱨᱤ ᱠᱟᱛᱷᱟ ᱠᱟᱱᱟ ᱢᱟ ᱠᱟᱛᱷᱟ ᱟᱸᱡᱚᱢ ᱯᱮ ᱢᱟ ᱵᱟᱲᱮ ᱠᱟᱛᱷᱟ ᱟᱸᱡᱚᱢ ᱯᱮ ᱮᱠᱟᱞ ᱜᱮ ᱟᱞᱚ ᱮᱴᱟᱜ ᱡᱟᱹᱛ ᱠᱚᱲᱟ ᱨᱮᱦᱚᱸ ᱟᱞᱚ ᱟᱨ ᱦᱚᱲ ᱠᱚᱲᱟ ᱨᱮᱦᱚᱸ ᱟᱞᱚ ᱚᱠᱚᱭ ᱴᱷᱮᱱ ᱜᱮ ᱟᱞᱚ ᱜᱚᱜᱚ ᱵᱟᱵᱟ ᱵᱮᱜᱚᱨ ᱵᱩᱡᱷᱟᱹᱣ ᱛᱮ ᱟᱯᱮ ᱛᱮ ᱥᱤᱫᱷᱟᱱ ᱥᱤᱫᱷᱟᱱᱛᱚ ᱟᱞᱚ ᱯᱮ ᱦᱟᱛᱟᱣᱟ ᱰᱤᱥᱟᱭᱤᱰ ᱟᱞᱚ ᱯᱮ ᱦᱟᱛᱟᱣᱟ ᱰᱷᱤᱨ ᱡᱟᱭᱜᱟ ᱨᱮᱜᱮ ᱧᱮᱞᱚᱜᱚᱜ ᱠᱟᱱᱟ ᱜᱚᱡ ᱩᱛᱟᱹᱨᱚᱜ ᱠᱟᱱᱟ ᱠᱚ ᱰᱷᱤᱨ ᱡᱟᱭᱜᱟ ᱨᱮ ᱟᱹᱰᱤ ᱦᱟᱨᱚᱱ ᱟᱹᱰᱤ ᱠᱚᱥᱴᱚ ᱛᱮ ᱫᱤᱱ ᱪᱟᱞᱟᱜ ᱠᱟᱱ ᱛᱟᱠᱚᱣᱟ ᱧᱮᱞᱮᱫ ᱠᱚᱣᱟᱹᱧ ᱚᱱᱟᱛᱮ ᱟᱯᱮ ᱠᱩᱲᱤ ᱜᱤᱫᱽᱨᱟᱹ ᱠᱚ ᱞᱟᱹᱜᱤᱫ ᱥᱟᱵᱫᱷᱟᱱ ᱵᱟᱹᱱᱤ ᱥᱟᱵᱫᱷᱟᱱ ᱵᱟᱨᱛᱟ ᱞᱟᱹᱭ ᱠᱤᱫᱟᱹᱧ ᱢᱟ ᱛᱚᱵᱮ ᱡᱚᱛᱚ ᱛᱤᱨᱞᱟᱹ ᱦᱚᱯᱚᱱ ᱠᱩᱲᱤ ᱜᱤᱫᱽᱨᱟᱹ ᱠᱩ ᱡᱚᱛᱚ ᱜᱤ ᱡᱚᱦᱟᱨ ᱡᱚᱦᱟᱨ ᱟᱨ ᱦᱚᱸ ᱫᱟᱨᱟᱭ ᱠᱟᱱ ᱵᱷᱤᱰᱤᱭᱳ ᱨᱮ ᱟᱯᱮ ᱞᱟᱹᱜᱤᱫ ᱵᱤᱥᱮᱥ ᱵᱤᱥᱮᱥ ᱡᱟᱹᱨᱩᱲ ᱡᱟᱹᱨᱩᱲ ᱠᱟᱛᱷᱟᱧ ᱞᱟᱹᱭ ᱟᱯᱮᱭᱟ ᱢᱟ ᱛᱚᱵᱮ ᱡᱚᱦᱟᱨ ᱡᱚᱦᱟᱨ᱾